ᱠᱟᱹᱢᱤ ᱫᱚ ᱠᱚᱢᱯᱞᱤᱴ ᱮᱱᱟ ᱵᱟᱹᱫᱽ ᱠᱟᱹᱢᱤ ᱫᱚ ᱟᱨ ᱪᱮᱫ ᱤᱧ ᱞᱟᱹᱭᱟ ᱵᱷᱟᱭ ᱟᱯᱮ ᱥᱮᱫ ᱨᱟᱵᱟᱝ ᱪᱮᱫ ᱞᱮᱠᱟ ᱟᱞᱮ ᱥᱮᱫ ᱫᱚ ᱯᱩᱨᱟᱹ ᱪᱩᱨᱩ ᱡᱩᱱᱴᱩ ᱥᱮᱨᱮᱧ ᱠᱟᱛᱷᱟ ᱢᱟᱱᱮ ᱟᱞᱮ ᱥᱮᱫ ᱡᱟᱹᱥᱛᱤ ᱜᱮ ᱨᱟᱵᱟᱝ ᱠᱟᱱᱟ ᱱᱤᱛᱚᱜ ᱜᱮ ᱥᱳᱭᱮᱴᱟᱨᱤᱧ ᱛᱩᱫ ᱜᱚᱫ ᱠᱟᱫᱟ ᱟᱨ ᱚᱠᱛᱚᱧ ᱞᱟᱹᱭ ᱠᱷᱟᱱ ᱫᱚ ᱫᱚᱥᱴᱟ ᱦᱩᱭᱩᱜ ᱠᱟᱱᱟ ᱟᱨ ᱟᱹᱰᱤ ᱫᱤᱱ ᱵᱟᱫᱽ ᱨᱤᱧ ᱦᱚᱨᱚᱜ ᱠᱟᱫᱟ ᱱᱟᱭᱴᱤ ᱯᱩᱨᱟᱹ ᱰᱷᱟᱲᱟᱝ ᱰᱷᱟᱯᱟᱝ ᱪᱮᱫᱟᱜ ᱥᱮ ᱡᱟᱣ ᱠᱷᱚᱱ ᱫᱚ ᱰᱷᱮᱨ ᱜᱤᱧ ᱱᱟᱱᱦᱟᱣ ᱠᱟᱱᱟ ᱥᱮ ᱚᱱᱟ ᱠᱷᱟᱹᱛᱤᱨ ᱟᱨ ᱪᱮᱫ ᱤᱧ ᱞᱟᱹᱭᱟ ᱵᱷᱟᱭ ᱡᱟᱦᱟᱸᱭ ᱠᱚ ᱪᱮᱱᱮᱞ ᱨᱮ ᱱᱟᱣᱟ ᱜᱮᱭᱟᱯᱮ ᱛᱚ ᱱᱤᱦᱟᱹᱛᱤ ᱥᱟᱵᱥᱠᱨᱟᱭᱤᱵ ᱛᱟᱵᱚᱱ ᱯᱮ ᱛᱮᱦᱮᱧᱟᱜ ᱵᱞᱚᱜ ᱱᱚᱰᱮ ᱠᱷᱚᱱ ᱜᱮ ᱵᱚᱭ ᱮᱦᱚᱵ ᱩᱛᱟᱹᱨ ᱠᱮᱫᱟ ᱟᱨ ᱪᱚᱞᱚ ᱮᱦᱚᱵ ᱠᱷᱚᱱᱟᱜ ᱢᱩᱪᱟᱹᱫ ᱫᱷᱟᱹᱨᱤᱡ ᱵᱷᱤᱰᱤᱭᱳ ᱨᱮ ᱛᱚᱝᱜᱮ ᱛᱟᱦᱮᱱ ᱛᱟᱵᱚᱱ ᱯᱮ ᱟᱨ ᱡᱟᱦᱟᱸ ᱞᱮᱠᱟ ᱱᱚᱣᱟ ᱵᱞᱚᱜ ᱦᱚᱸ ᱫᱩᱞᱟᱹᱲ ᱥᱟᱨᱥᱟᱣᱟᱜ ᱯᱮ ᱵᱷᱟᱹᱭ ᱩᱛᱩ ᱯᱮ ᱧᱮᱞ ᱫᱟ ᱛᱤᱱᱟᱹᱜ ᱰᱷᱮᱨ ᱱᱤᱭᱟᱹ ᱠᱟᱱᱟ ᱵᱟᱦᱟ ᱠᱚᱯᱤ ᱱᱚᱛᱮ ᱠᱟᱱᱟ ᱵᱤᱞᱟᱹᱛᱤ ᱟᱞᱩ ᱢᱮᱱᱠᱷᱟᱱ ᱠᱚᱲᱟ ᱨᱤᱧ ᱫᱚᱦᱚ ᱠᱟᱫᱟ ᱧᱮᱞ ᱫᱟ ᱯᱮ ᱛᱚ ᱱᱤᱭᱟᱹᱴᱟᱜ ᱫᱚ ᱜᱟᱢᱞᱟ ᱨᱮ ᱱᱚᱣᱟ ᱫᱚ ᱠᱟᱱᱟ ᱠᱩᱯᱤ ᱟᱲᱟᱜ ᱤᱧ ᱪᱮᱫ ᱩᱛᱩ ᱠᱟᱫᱟ ᱥᱮ ᱯᱩᱨᱟᱹ ᱥᱤᱵᱤᱞ ᱡᱟᱦᱟᱸᱭ ᱜᱮ ᱧᱮᱞ ᱟᱯᱮ ᱛᱚ ᱟᱸᱥ ᱩᱛᱟᱹᱨᱚᱜᱼᱟ ᱯᱮ ᱢᱩᱡ ᱟᱲᱟᱜ ᱨᱟᱥᱮ ᱞᱟᱞᱟ ᱥᱤᱫ ᱟᱹᱜᱩ ᱠᱟᱫᱟ ᱱᱚᱨᱥᱤᱝᱜᱚᱲ ᱦᱟᱴ ᱠᱷᱚᱱᱟᱜ ᱢᱩᱡ ᱟᱲᱟᱜ ᱫᱚ ᱥᱤᱫ ᱟᱹᱜᱩ ᱫᱚ ᱵᱟᱝ ᱵᱷᱟᱭ ᱠᱤᱨᱤᱧ ᱟᱹᱜᱩ ᱠᱟᱫᱟᱞᱮ ᱢᱟᱱᱮ ᱟᱞᱮ ᱥᱩᱨ ᱨᱮ ᱦᱟᱴ ᱦᱩᱭᱩᱜ ᱜᱮᱭᱟ ᱨᱩᱵᱟᱨ ᱫᱤᱱ ᱨᱮ ᱱᱚᱨᱥᱤᱝᱜᱚᱲ ᱨᱮ ᱛᱚ ᱚᱸᱰᱮ ᱠᱷᱚᱱ ᱜᱮᱞᱮ ᱠᱤᱨᱤᱧ ᱟᱹᱜᱩ ᱠᱟᱫᱟ ᱱᱚᱰᱮ ᱢᱮᱱᱟᱜᱼᱟ ᱮᱠ ᱫᱩ ᱛᱤᱱ ᱪᱟᱨ ᱯᱟᱸᱪᱴᱤ ᱞᱮᱠᱟ ᱪᱟᱣᱞᱮ ᱢᱟᱹᱨᱤᱪ ᱟᱨ ᱵᱩᱞᱩᱝ ᱟᱨ ᱤᱧᱤᱧ ᱤᱫᱤᱭᱮᱫᱟ ᱦᱟᱱᱛᱮ ᱱᱚᱛᱮ ᱨᱮ ᱵᱩᱲᱦᱤ ᱩᱨ ᱫᱟᱭ ᱫᱚ ᱠᱚᱢᱞᱟ ᱟᱫᱚ ᱞᱟᱹᱭᱫᱟ ᱡᱚᱢ ᱟᱞᱟᱝ ᱪᱚᱞᱚ ᱟᱫᱚᱧ ᱞᱟᱹᱭᱫᱟ ᱦᱟᱯᱮ ᱛᱟᱦᱞᱮ ᱵᱩᱞᱩᱝ ᱢᱟᱹᱨᱤᱪ ᱤᱫᱤᱭᱫᱟ ᱠᱟᱹᱴᱤᱡ ᱵᱮᱥ ᱫᱷᱟᱨᱟ ᱡᱚᱢ ᱦᱩᱭᱩᱜᱼᱟ ᱟᱨ ᱫᱷᱤᱨᱤ ᱢᱮᱱᱟᱜᱼᱟ ᱱᱚᱜᱼᱚᱭ ᱥᱟᱥᱟᱝ ᱨᱤᱫ ᱫᱷᱤᱨᱤ ᱱᱚᱰᱮ ᱜᱮ ᱥᱟᱥᱟᱝ ᱞᱮ ᱨᱤᱫᱟ ᱱᱚᱣᱟ ᱵᱩᱞᱩᱝ ᱢᱟᱹᱨᱤᱪ ᱚᱸᱰᱮ ᱤᱫᱤᱭᱮᱫᱟᱹᱧ ᱟᱨ ᱛᱟᱯᱚᱨᱮ ᱚᱸᱰᱮ ᱜᱩᱸᱰᱟᱹ ᱦᱩᱭᱩᱜᱼᱟ ᱟᱨ ᱨᱤᱫ ᱜᱩᱸᱰᱟᱹ ᱦᱩᱭᱩᱜᱼᱟ ᱢᱟᱹᱨᱤᱪ ᱠᱚ ᱧᱮᱞ ᱫᱟᱯᱮ ᱛᱚ ᱠᱟᱞᱟᱨ ᱦᱚᱸ ᱪᱮᱧᱡᱽ ᱮᱱᱟ ᱨᱤᱫ ᱠᱮᱫ ᱠᱷᱟᱱᱤᱧ ᱮ ᱥᱤᱢ ᱮᱸᱜᱟ ᱟᱞᱚᱢ ᱛᱩᱲᱤᱧᱟ ᱟᱞᱚᱢ ᱛᱩᱲᱤᱧᱟ ᱵᱟᱝᱠᱷᱟᱱ ᱱᱚᱣᱟ ᱠᱚ ᱡᱚᱛᱚᱧ ᱦᱤᱨᱤᱡ ᱜᱚᱫ ᱠᱟᱜᱼᱟ ᱱᱟᱦᱟᱜ ᱛᱚ ᱞᱚᱜᱚᱱ ᱞᱚᱜᱚᱱ ᱵᱚ ᱡᱚᱢ ᱞᱮᱜᱮ ᱦᱟᱸᱰᱮ ᱩᱨᱦᱩᱭᱮᱫᱟᱭ ᱥᱮ ᱵᱟᱝ ᱟᱨ ᱱᱚᱱᱛᱮ ᱨᱮᱫᱚ ᱨᱟᱪᱟ ᱨᱮᱞᱮ ᱯᱚᱴᱚᱢ ᱠᱟᱜᱼᱟ ᱱᱚᱣᱟ ᱫᱚ ᱠᱟᱱᱟ ᱦᱩᱲᱩ ᱟᱨ ᱡᱟᱦᱟᱸ ᱧᱮᱞ ᱦᱚᱪᱚ ᱞᱮᱫ ᱯᱮᱭᱟᱹᱧ ᱫᱤᱯᱤᱞ ᱩᱰᱩᱠ ᱠᱮᱫᱟᱞᱮ ᱵᱟᱹᱫᱽ ᱠᱷᱚᱱ ᱚᱱᱟᱴᱟᱜ ᱦᱩᱲᱩ ᱜᱮ ᱱᱚᱣᱟ ᱥᱟᱜᱟᱲ ᱜᱟᱹᱰᱤ ᱛᱮᱞᱮ ᱥᱟᱜᱟᱲ ᱟᱹᱜᱩ ᱠᱮᱫᱟ ᱚᱲᱟᱜ ᱛᱮ ᱟᱨ ᱱᱚᱰᱮ ᱨᱟᱪᱟ ᱨᱮᱞᱮ ᱵᱟᱹᱭᱥᱟᱹᱣ ᱠᱟᱫᱟ ᱱᱚᱜᱼᱚ ᱱᱚᱝᱠᱟ ᱤᱴᱟᱹ ᱠᱚᱛᱮᱞᱮ ᱛᱮᱱ ᱮᱥᱮᱫ ᱠᱟᱜᱼᱟ ᱱᱟᱛᱮ ᱨᱮᱫᱚ ᱢᱮᱱᱟᱜ ᱛᱟᱞᱮᱭᱟ ᱵᱟᱹᱭ ᱱᱚᱣᱟ ᱥᱟᱠᱟᱢ ᱢᱟ ᱛᱟᱦᱟᱲ ᱵᱤᱦᱟᱹᱲ ᱫᱟᱝᱠᱷᱟ ᱜᱮᱞᱮ ᱫᱚᱦᱚ ᱜᱤᱰᱤ ᱠᱟᱜ ᱠᱟᱱᱟ ᱱᱚᱣᱟ ᱨᱮᱞᱮ ᱥᱟᱢᱵᱟᱣ ᱠᱟᱫᱟ ᱢᱚᱥᱟᱨᱤ ᱵᱷᱤᱛᱤᱨ ᱨᱮ ᱟᱨ ᱱᱚᱣᱟ ᱧᱮᱞ ᱛᱟᱞᱮ ᱯᱮ ᱱᱚᱣᱟ ᱫᱚ ᱠᱟᱱᱟ ᱠᱟᱹᱣᱨᱟᱹ ᱫᱟᱨᱮ ᱱᱚᱣᱟ ᱨᱚᱦᱚᱭ ᱞᱮᱫᱟᱞᱮ ᱛᱚ ᱱᱚᱰᱮ ᱵᱟᱲᱜᱮ ᱨᱮ ᱛᱚ ᱚᱱᱟ ᱜᱮᱞᱮ ᱪᱮᱫ ᱤᱧ ᱞᱟᱹᱭᱟ ᱜᱮᱫ ᱠᱮᱫᱟᱞᱮ ᱟᱨ ᱱᱚᱰᱮ ᱫᱚ ᱥᱩᱫᱷᱩ ᱢᱮᱱᱟᱜᱼᱟ ᱡᱚ ᱛᱮᱫ ᱜᱮ ᱚᱱᱟ ᱵᱷᱤᱛᱤᱨ ᱨᱮ ᱢᱮᱱᱟᱜᱼᱟ ᱡᱟᱝ ᱡᱟᱦᱟᱸ ᱫᱚᱞᱮ ᱤᱛᱟᱹᱭᱟ ᱱᱟᱦᱟᱜ ᱟᱨ ᱪᱮᱛᱟᱱ ᱨᱮᱱᱟᱜ ᱪᱚᱠᱟᱜ ᱫᱚᱞᱮ ᱚᱪᱚᱜ ᱪᱟᱵᱟ ᱠᱮᱜᱼᱟ ᱚᱱᱟ ᱫᱚ ᱩᱛᱩᱭ ᱫᱟᱞᱮ ᱵᱷᱟᱹᱭ ᱫᱤᱱ ᱜᱮᱞᱮ ᱩᱛᱩᱭ ᱫᱟ ᱠᱟᱹᱣᱨᱟᱹ ᱠᱟᱹᱣᱨᱟᱹ ᱡᱟᱦᱟᱸᱭ ᱠᱚᱯᱮ ᱵᱟᱲᱟᱭᱟ ᱥᱮ ᱵᱟᱝ ᱡᱚ ᱱᱤᱛᱚᱜ ᱠᱷᱚᱱᱟᱜ ᱜᱮ ᱠᱷᱩᱵ ᱨᱮᱭᱟᱲ ᱠᱟᱱᱟ ᱯᱩᱨᱟᱹ ᱡᱟᱹᱥᱛᱤ ᱚᱠᱛᱚᱧ ᱞᱟᱹᱭ ᱠᱷᱟᱱ ᱪᱟᱨᱴᱟ ᱜᱮ ᱦᱩᱭᱩᱜ ᱠᱟᱱᱟ ᱛᱟᱣ ᱨᱮᱭᱟᱲᱤᱧ ᱞᱟᱹᱭᱟᱯᱮ ᱦᱮᱸ ᱥᱮ ᱤᱱᱟᱹᱜ ᱠᱚᱥᱴᱚ ᱵᱟᱵᱟᱨᱮ

ᱮᱱᱠᱷᱟᱱ ᱱᱤᱛᱚᱜ ᱦᱚᱨᱚᱜ ᱵᱟᱭ ᱥᱟᱱᱟᱧ ᱠᱟᱱᱟ ᱟᱨ ᱵᱟᱹᱧ ᱴᱷᱤᱠᱟᱹ ᱞᱮᱫᱟ ᱟᱨ ᱥᱤᱛᱩᱝ ᱨᱮᱦᱚᱸ ᱵᱟᱹᱧ ᱛᱟᱥᱮ ᱞᱮᱫᱟ ᱟᱨ ᱱᱚᱜᱼᱚᱭ ᱢᱤᱫᱴᱤᱡ ᱛᱤᱧ ᱥᱳᱭᱮᱴᱟᱨ ᱱᱚᱜᱼᱚᱭ ᱢᱤᱫᱴᱤᱡ ᱟᱨ ᱢᱤᱫᱴᱤᱡ ᱢᱮᱱᱟᱜᱼᱟ ᱡᱮᱠᱮᱴ ᱢᱟᱱᱮ ᱪᱮᱫ ᱞᱟᱹᱭᱟ ᱨᱟᱵᱟᱝ ᱨᱮ ᱦᱚᱨᱚᱜ ᱠᱟᱫᱚ ᱢᱮᱱᱟᱜ ᱜᱮᱛᱤᱧᱟ ᱠᱤᱱᱛᱩ ᱤᱧ ᱜᱮ ᱵᱟᱭ ᱦᱚᱨᱚᱜ ᱥᱟᱱᱟᱧ ᱠᱟᱱᱟ ᱚᱱᱟ ᱠᱚᱫᱚ ᱟᱨ ᱱᱤᱭᱟᱹ ᱜᱮ ᱦᱚᱨᱚᱜ ᱥᱟᱱᱟᱧᱟ ᱫᱤᱱ ᱫᱚ ᱟᱨ ᱱᱚᱣᱟ ᱦᱚᱸ ᱦᱩᱰᱤᱧ ᱫᱷᱟᱨᱟ ᱜᱮᱭᱟ ᱛᱟᱣ ᱫᱤᱱ ᱢᱟᱱᱮ ᱱᱚᱣᱟ ᱦᱚᱨᱚᱜ ᱠᱟᱛᱮ ᱠᱟᱹᱢᱤ ᱫᱚ ᱵᱷᱟᱜᱮ ᱜᱮᱭᱟ ᱪᱮᱫᱟᱜ ᱥᱮ ᱠᱷᱟᱹᱴᱩ ᱜᱮᱭᱟ ᱥᱮ ᱚᱱᱟ ᱵᱟᱹᱧ ᱞᱚᱦᱚᱫᱚᱜᱼᱟ ᱫᱟᱜ ᱠᱚᱨᱮ ᱟᱨ ᱧᱮᱞᱟᱢ ᱮᱫᱟ ᱯᱮ ᱛᱚ ᱦᱟᱸᱰᱮ ᱦᱟᱸᱰᱮ ᱢᱮᱱᱟᱜ ᱟᱠᱟᱫᱟ ᱢᱤᱫᱴᱤᱡ ᱵᱟᱛᱷᱨᱩᱢ ᱢᱮᱱᱠᱷᱟᱱ ᱚᱱᱟ ᱫᱚ ᱵᱟᱠᱚ ᱤᱭᱩᱡᱮᱫ ᱜᱮᱭᱟ ᱛᱟᱣ ᱚᱱᱟ ᱪᱮᱛᱟᱱ ᱨᱤᱧ ᱛᱟᱥᱮ ᱟᱠᱟᱫᱟ ᱤᱭᱟᱹ ᱡᱩᱛᱟᱹ ᱱᱚᱣᱟ ᱫᱚ ᱛᱮᱦᱮᱧ ᱥᱟᱯᱷᱟ ᱟᱠᱟᱫᱟᱹᱧ ᱛᱟᱦᱮᱸᱫ ᱢᱮᱱᱠᱷᱟᱱ ᱥᱤᱛᱩᱝ ᱠᱚ ᱵᱟᱭ ᱵᱟᱡᱟᱜ ᱠᱟᱱᱟ ᱥᱟᱹᱲᱤᱢ ᱠᱚᱨᱮ ᱩᱢᱩᱞᱚᱜ ᱠᱟᱱ ᱛᱟᱞᱮᱭᱟ ᱞᱟᱜᱮ ᱞᱟᱜᱮ ᱫᱟᱨᱮ ᱢᱮᱱᱟᱜᱼᱟ ᱛᱚ ᱜᱚᱴᱟ ᱚᱱᱟ ᱠᱷᱟᱹᱛᱤᱨ ᱱᱚᱣᱟ ᱪᱮᱛᱟᱱ ᱨᱤᱧ ᱛᱟᱥᱮ ᱦᱚᱴᱚ ᱟᱠᱟᱫᱟ ᱛᱚ ᱚᱱᱟ ᱜᱮᱵᱚᱱ ᱦᱟᱹᱨ ᱟᱹᱜᱩᱭ ᱞᱮᱜᱮ ᱛᱚ ᱫᱮᱞᱟ ᱵᱚᱱ ᱪᱟᱞᱟᱜᱼᱟ ᱱᱚᱝᱠᱟ ᱛᱮ ᱞᱟᱴᱟ ᱯᱟᱴᱟ ᱛᱟᱨᱯᱚᱨᱮᱧ ᱥᱟᱯᱷᱟ ᱟᱠᱟᱫᱟ ᱱᱚᱜᱼᱚᱭ ᱱᱚᱰᱮ ᱵᱟᱨᱭᱟ ᱵᱮᱜᱽ ᱱᱚᱣᱟ ᱫᱚᱧ ᱛᱟᱥᱮ ᱟᱠᱟᱫᱟ ᱱᱚᱣᱟ ᱯᱩᱨᱟᱹᱭ ᱡᱷᱟᱴᱟ ᱨᱮ ᱟᱨ ᱠᱩᱸᱫᱽᱨᱤ ᱡᱷᱟᱴᱟ ᱦᱚᱸ ᱠᱟᱱ ᱜᱮᱭᱟ ᱯᱩᱨᱟᱹᱭ ᱡᱷᱟᱴᱟ ᱦᱚᱸ ᱠᱟᱱᱟ ᱱᱚᱜᱼᱚᱭ ᱢᱤᱫᱴᱟᱝ ᱵᱮᱜᱽ ᱟᱨ ᱱᱚᱜᱼᱚᱭ ᱢᱤᱫᱴᱟᱝ ᱵᱮᱜᱽ ᱱᱚᱣᱟ ᱫᱚ ᱞᱩᱜᱽᱲᱤ ᱵᱮᱜᱽ ᱠᱟᱱᱟ ᱵᱷᱟᱹᱭ ᱟᱹᱰᱤ ᱢᱟᱨᱟᱝᱼᱟ ᱱᱚᱣᱟ ᱫᱚ ᱟᱹᱜᱩ ᱛᱚᱨᱟ ᱞᱮᱫᱟᱭ ᱟᱡ ᱟᱫᱚ ᱚᱸᱡᱽᱨᱟ ᱜᱮ ᱛᱟᱦᱮᱸ ᱠᱟᱱᱟ ᱛᱚ ᱚᱱᱟ ᱠᱷᱟᱹᱛᱤᱨ ᱤᱧ ᱥᱟᱯᱷᱟ ᱠᱮᱫᱟ ᱵᱟᱱᱟᱨ ᱛᱮ ᱠᱷᱚᱱ ᱢᱟᱛᱚ ᱵᱟᱛᱷᱨᱩᱢ ᱵᱟᱹᱧ ᱥᱮᱴᱮᱨ ᱜᱮᱭᱟ ᱵᱷᱟᱹᱭ ᱱᱚᱜᱼᱚᱭ ᱪᱚᱴ ᱜᱮᱭᱟ ᱥᱮ ᱚᱱᱟ ᱠᱷᱟᱹᱛᱤᱨ ᱱᱚᱰᱮ ᱫᱮᱡ ᱠᱟᱛᱮᱧ ᱛᱟᱥᱮ ᱟᱠᱟᱫᱟ ᱡᱩᱛᱟᱹ ᱪᱚᱞᱚ ᱵᱚ ᱫᱮᱡ ᱞᱮᱱ ᱟᱨ ᱵᱚ ᱟᱬᱜᱚᱭ ᱞᱟᱹᱜᱤᱫ ᱧᱮᱞ ᱫᱟᱯᱮ ᱫᱚ ᱛᱤᱱᱟᱹᱜ ᱪᱷᱚᱠ ᱪᱷᱚᱠ ᱪᱷᱚᱠ ᱪᱷᱚᱠᱤᱧ ᱥᱟᱯᱷᱟ ᱟᱠᱟᱫᱟ ᱱᱚᱜᱼᱚᱭ ᱟᱨ ᱤᱧᱟᱹᱜ ᱫᱚ ᱩᱱᱟᱹᱜ ᱪᱚᱴ ᱫᱚ ᱵᱟᱭ ᱧᱮᱞᱚᱜ ᱠᱟᱱᱟ ᱢᱟᱨᱮ ᱜᱮᱭᱟ ᱥᱮ ᱱᱩᱭᱟᱜ ᱪᱮᱦᱨᱟ ᱧᱮᱞᱚᱜ ᱠᱟᱱᱟ ᱱᱚᱣᱟ ᱟᱨᱟᱜ ᱜᱮ ᱛᱟᱦᱮᱸ ᱞᱮᱱᱟ ᱱᱚᱣᱟᱴᱟᱜ ᱡᱩᱛᱟᱹ ᱰᱮᱲ ᱜᱷᱚᱱᱴᱟ ᱦᱟᱹᱨᱤᱧ ᱥᱟᱵᱚᱱ ᱠᱟᱛᱮᱧ ᱪᱚᱯᱟ ᱦᱟᱛᱮᱧ ᱥᱟᱯᱷᱟ ᱟᱠᱟᱫᱟ ᱱᱚᱣᱟ ᱫᱚ ᱠᱚᱢ ᱜᱷᱟᱹᱲᱤᱡ ᱜᱮ ᱪᱮᱫᱟᱜ ᱥᱮ ᱱᱚᱣᱟ ᱫᱚ ᱩᱱᱟᱹᱜ ᱚᱸᱡᱽᱨᱟ ᱵᱟᱭ ᱛᱟᱦᱮᱸ ᱞᱮᱱᱟ ᱟᱨ ᱤᱧᱟᱹᱜ ᱢᱟ ᱟᱹᱰᱤ ᱠᱚᱢ ᱜᱷᱟᱹᱲᱤᱡ ᱱᱤᱭᱟᱹᱴᱟᱜ ᱵᱮᱜᱽ ᱠᱤᱱ ᱨᱚᱦᱚᱲ ᱜᱮᱭᱟ ᱱᱚᱣᱟ ᱦᱚᱸ ᱞᱩᱜᱤ ᱜᱮ ᱨᱚᱦᱚᱲ ᱠᱟᱱᱟ ᱛᱟᱨᱯᱚᱨᱮ ᱱᱚᱣᱟ ᱱᱚᱣᱟ ᱫᱚ ᱞᱩᱜᱽᱲᱤ ᱞᱮᱠᱟᱱ ᱜᱮᱭᱟ ᱥᱮ ᱟᱫᱚ ᱦᱟᱸᱰᱮ ᱱᱟᱰᱮ ᱚᱠᱟ ᱴᱷᱮᱱ ᱪᱚᱝ ᱢᱤᱫᱴᱷᱮᱱ ᱥᱟᱨᱜᱟ ᱠᱚ ᱡᱚᱢ ᱚᱲᱮᱡ ᱠᱟᱜᱼᱟ ᱛᱚ ᱚᱱᱟ ᱥᱤᱞᱟᱹᱭ ᱦᱩᱭᱩᱜ ᱛᱤᱧᱟᱹ ᱱᱟᱦᱟᱜ ᱥᱤᱞᱟᱹᱭ ᱠᱟᱛᱮ ᱟᱵᱟᱨ ᱱᱚᱣᱟ ᱨᱮ ᱪᱮᱫ ᱤᱧ ᱥᱟᱢᱵᱟᱣᱟ ᱚᱱᱟ ᱫᱚ ᱵᱟᱹᱧ ᱵᱟᱲᱟᱭ ᱜᱮᱭᱟ ᱪᱮᱫᱟᱜ ᱥᱮ ᱟᱹᱰᱤ ᱥᱮᱬᱟ ᱜᱮᱭᱟ ᱵᱮᱜᱽ ᱱᱩᱱᱟᱹᱜ ᱥᱮᱬᱟ ᱜᱮᱭᱟ ᱱᱚᱣᱟ ᱞᱮᱠᱟ ᱯᱩᱨᱟᱹ ᱥᱮᱬᱟ ᱟᱨ ᱡᱩᱛᱟᱹ ᱠᱚᱫᱚ ᱵᱟᱭ ᱨᱚᱦᱚᱲ ᱠᱟᱱᱟ ᱱᱚᱱᱛᱮ ᱨᱤᱧ ᱫᱚᱦᱚ ᱠᱟᱫᱟ ᱱᱩᱭ ᱫᱟᱹᱭ ᱱᱚᱜᱼᱚ ᱱᱚᱝᱠᱟᱧ ᱫᱚᱦᱚ ᱠᱟᱫᱟ ᱪᱮᱫᱟᱜ ᱥᱮ ᱫᱚᱦᱚ ᱡᱟᱭᱜᱟ ᱵᱟᱹᱧ ᱧᱟᱢ ᱞᱮᱫᱟ ᱚᱱᱟ ᱞᱟᱹᱜᱤᱫ ᱱᱚᱱᱛᱮ ᱨᱮ ᱢᱤᱫ ᱫᱟᱨᱮ ᱥᱮᱫ ᱤᱧ ᱫᱚᱦᱚ ᱠᱟᱫᱟ ᱟᱭᱩᱵ ᱢᱟ ᱟᱭᱩᱵ ᱤᱫᱤ ᱜᱚᱫᱚᱜ ᱠᱟᱱᱟ ᱢᱟᱱᱮ ᱱᱤᱛᱚᱜᱟᱜ ᱠᱟᱹᱢᱤ ᱢᱟᱛᱚ ᱵᱟᱲᱟᱭ ᱜᱮᱭᱟ ᱯᱟᱥᱮ ᱠᱟᱹᱢᱤ ᱦᱩᱭᱩᱜᱼᱟ ᱵᱷᱟᱹᱭ ᱤᱥᱤᱱ ᱵᱟᱥᱟᱝ ᱡᱚᱜ ᱨᱟᱪᱟ ᱫᱟᱜ ᱞᱩ ᱦᱮᱱ ᱛᱷᱮᱱ ᱮᱢᱟᱱ ᱛᱮᱢᱟᱱ ᱯᱩᱨᱟᱹ ᱟᱭᱩᱵ ᱥᱤᱸᱜᱟᱹᱲ ᱜᱚᱫᱚᱜᱼᱟ ᱧᱤᱫᱟᱹ ᱜᱚᱫᱚᱜᱼᱟ ᱱᱚᱣᱟ ᱠᱚ ᱠᱟᱹᱢᱤ ᱵᱟᱲᱟ ᱠᱚᱛᱮ ᱜᱮ

ᱪᱮᱫᱟᱜ ᱥᱮ ᱱᱚᱣᱟ ᱦᱮᱡ ᱞᱮᱱᱠᱷᱟᱱ ᱱᱚᱣᱟ ᱫᱤᱱ ᱜᱮ ᱦᱚᱨᱚᱜ ᱵᱟᱲᱟᱭ ᱜᱮᱭᱟ ᱥᱮᱛᱟᱜ ᱥᱮᱛᱟᱜ ᱡᱟᱦᱟᱸ ᱢᱚᱭᱫᱟᱱ ᱠᱚ ᱪᱟᱞᱟᱜᱼᱟ ᱛᱚ ᱱᱚᱣᱟ ᱦᱚᱨᱚᱜ ᱠᱟᱛᱮ ᱜᱮ ᱪᱟᱞᱟᱜ ᱜᱮᱭᱟ ᱛᱚ ᱟᱨ ᱢᱤᱫ ᱠᱟᱛᱷᱟ ᱠᱚᱢᱮᱱᱴ ᱟᱛᱮ ᱯᱮ ᱠᱩᱞᱤᱧ ᱠᱟᱱᱟ ᱠᱤ ᱫᱟᱫᱟ ᱫᱚ ᱪᱮᱫ ᱞᱮᱠᱟ ᱢᱮᱱᱟᱭᱟ ᱠᱚᱞ ᱫᱟᱭ ᱥᱮ ᱵᱟᱝᱟ ᱛᱚ ᱦᱮᱸ ᱩᱱᱤ ᱯᱷᱳᱱᱮᱫ ᱜᱮᱭᱟᱭ ᱠᱤᱱᱛᱩ ᱚᱱᱠᱟ ᱫᱚ ᱵᱟᱝᱟ ᱡᱩᱫᱤ ᱚᱠᱛᱚ ᱠᱚ ᱧᱟᱢ ᱞᱮᱫᱮ ᱠᱷᱟᱱ ᱧᱟᱢ ᱜᱚᱫᱮ ᱠᱷᱟᱱ ᱩᱠᱩ ᱪᱩᱠᱩ ᱫᱩ ᱛᱤᱱ ᱢᱤᱱᱤᱴ ᱞᱟᱹᱜᱤᱫ ᱠᱚᱞ ᱜᱚᱫ ᱜᱮᱭᱟ ᱠᱟᱛᱷᱟ ᱜᱚᱫ ᱜᱮᱭᱟ ᱛᱟᱯᱚᱨᱮ ᱟᱵᱟᱨ ᱦᱚᱸ ᱵᱟᱝᱜᱮ ᱟᱨ

ᱱᱟᱜᱼᱟᱭ ᱛᱤᱱᱟᱹᱜ ᱪᱚᱨᱚᱠ ᱧᱮᱞᱚᱜ ᱠᱟᱱᱟ ᱥᱮ ᱠᱷᱩᱵ ᱪᱚᱨᱚᱠ ᱱᱚᱭ ᱤᱧ ᱫᱚ ᱵᱟᱝᱟ ᱠᱩᱥᱤ ᱩᱛᱟᱹᱨᱟᱜ ᱠᱟᱹᱱᱟᱹᱧ ᱱᱚᱰᱮ ᱢᱮᱱᱟᱜᱼᱟ ᱚᱛ ᱫᱚ ᱵᱷᱟᱹᱜᱤ ᱵᱟᱭ ᱜᱮᱭᱟ ᱢᱟᱱᱮ ᱵᱷᱟᱹᱜᱤ ᱵᱟᱹᱱᱩᱜ ᱜᱮᱭᱟ ᱱᱚᱰᱮ ᱫᱚ ᱞᱟᱴᱟ ᱯᱟᱴᱟ ᱜᱮᱭᱟ ᱚᱛ ᱫᱚ ᱟᱨ ᱟᱞᱮ ᱫᱚ ᱵᱟᱞᱮ ᱨᱚᱦᱚᱭ ᱠᱟᱜ ᱛᱮᱜᱮ ᱢᱚᱱ ᱟᱠᱟᱱᱟ ᱥᱮ ᱡᱟᱝ ᱠᱚ ᱜᱤᱰᱤ ᱞᱮᱫᱟᱞᱮ ᱵᱟᱹᱧ ᱴᱷᱤᱠᱟᱹᱭᱮᱫᱟ ᱠᱤᱱᱛᱩ ᱟᱹᱰᱤ ᱪᱚᱴᱨᱮ ᱵᱟᱦᱟ ᱟᱠᱟᱱᱟ ᱟᱹᱰᱤ ᱪᱚᱨᱚᱠ ᱜᱮ ᱧᱮᱞᱚᱜ ᱠᱟᱱᱟ

ᱟᱞᱮ ᱚᱲᱟᱜ ᱨᱮ ᱢᱟᱱᱮ ᱤᱧᱟᱹᱜ ᱡᱟᱱᱟᱢ ᱚᱲᱟᱜ ᱨᱮᱫᱚ ᱚᱲᱟᱜ ᱥᱩᱨ ᱨᱮᱜᱮ ᱰᱷᱮᱠᱚᱡ ᱢᱮᱱᱟᱜᱼᱟ ᱛᱚ ᱚᱸᱰᱮ ᱠᱷᱚᱱᱟᱜ ᱠᱷᱟᱹᱞᱤ ᱴᱮᱭᱚᱝ ᱠᱟᱛᱮ ᱜᱮ ᱫᱟᱜ ᱤᱧ ᱞᱩ ᱵᱟᱲᱟᱭ ᱛᱟᱦᱮᱱᱟ ᱚᱱᱟ ᱠᱷᱟᱹᱛᱤᱨ ᱵᱟᱹᱧ ᱪᱮᱫ ᱟᱠᱟᱫ ᱜᱮᱭᱟ ᱟᱫᱚ ᱪᱮᱫ ᱯᱮ ᱞᱟᱹᱭᱟ ᱟᱨ ᱱᱚᱛᱮ ᱫᱚ ᱧᱮᱞ ᱯᱮ ᱵᱷᱟᱹᱭ ᱜᱚᱴᱟ ᱜᱮ ᱢᱟᱱᱮ ᱵᱤᱨ ᱵᱤᱨ ᱜᱮᱭᱟ ᱢᱟᱱᱮ ᱠᱟᱛᱷᱟ ᱨᱮᱫᱚ ᱵᱤᱨ ᱡᱟᱭᱜᱟ ᱨᱮᱜᱮ ᱚᱲᱟᱜ ᱠᱟᱱᱟᱞᱮ ᱛᱟᱵᱚᱞᱮ ᱢᱟᱱᱮ ᱪᱮᱫ ᱤᱧ ᱞᱟᱹᱭᱟ ᱥᱮᱫᱤᱱ ᱥᱚᱲᱚᱠ ᱠᱚ ᱵᱮᱱᱟᱣ ᱠᱮᱫ ᱠᱷᱟᱹᱛᱤᱨ ᱩᱱᱟᱹᱜ ᱮᱠᱞᱟ ᱵᱟᱭ ᱵᱩᱡᱷᱟᱹᱜ ᱜᱮᱭᱟ ᱵᱟᱝᱠᱷᱟᱱ ᱱᱚᱛᱮ ᱫᱚ ᱯᱩᱨᱟᱹ ᱵᱤᱨ ᱜᱮ ᱵᱤᱨ ᱜᱚᱴᱟ ᱢᱮᱱᱟᱜᱼᱟ ᱟᱨ ᱧᱮᱞ ᱟᱯᱮ ᱟᱞᱮᱭᱟᱜ ᱠᱩᱧ ᱠᱷᱟᱹᱞᱤ ᱯᱚᱴᱟᱥ ᱫᱟᱨᱮ ᱜᱮ ᱯᱮᱨᱮᱡ ᱟᱠᱟᱱᱟ ᱱᱚᱜᱼᱚᱭ ᱯᱚᱴᱟᱥ ᱥᱮ ᱪᱮᱫ ᱯᱮ ᱢᱮᱱᱟ ᱟᱯᱮ ᱫᱚ ᱴᱤᱭᱩ ᱠᱚᱯᱮ ᱢᱮᱱᱟ ᱡᱟᱹᱱᱤᱡ ᱯᱚᱴᱟᱥ ᱜᱮᱞᱮ ᱢᱮᱱ ᱜᱮᱭᱟ ᱟᱨ ᱱᱚᱰᱮ ᱜᱮ ᱢᱮᱱᱟᱜᱼᱟ ᱠᱩᱧ ᱞᱟᱦᱟ ᱨᱮᱭᱟᱜ ᱵᱞᱚᱜ ᱨᱮᱦᱚᱸᱧ ᱫᱮᱠᱷᱟᱣ ᱞᱮᱫ ᱜᱮᱭᱟ ᱢᱟᱱᱮ ᱧᱮᱞ ᱦᱚᱪᱚ ᱞᱮᱫ ᱜᱮ ᱯᱮ ᱜᱤᱭᱟᱹᱧ ᱟᱫᱚ ᱚᱠᱚᱭ ᱠᱚᱪᱚ ᱡᱟᱹᱱᱤᱡ ᱵᱟᱯᱮ ᱧᱮᱞ ᱠᱟᱜ ᱜᱮᱭᱟ ᱛᱟᱣ ᱛᱮᱦᱮᱧ ᱧᱮᱞ ᱛᱟᱵᱚᱱ ᱯᱮ ᱱᱚᱜᱼᱚᱭ ᱟᱨ ᱱᱚᱛᱮ ᱫᱚ ᱯᱳᱞᱴᱨᱤ ᱯᱷᱟᱨᱢ ᱠᱟᱱᱟ ᱟᱨ ᱱᱚᱛᱮ ᱨᱮᱦᱚᱸ ᱯᱳᱞᱴᱨᱤ ᱯᱷᱟᱨᱢ ᱜᱮ ᱟᱨ ᱱᱚᱰᱮ ᱜᱮ ᱠᱩᱧ ᱢᱮᱱᱟᱜᱼᱟ ᱦᱟᱹᱴ ᱵᱚᱛᱚᱨᱚᱜ ᱠᱟᱹᱱᱟᱹᱧ ᱯᱷᱳᱱ ᱠᱚᱧ ᱧᱩᱨ ᱮᱢᱟᱱᱟ ᱵᱟᱹᱧ ᱧᱮᱞ ᱦᱚᱪᱚ ᱯᱮᱭᱟ ᱫᱟᱜ ᱫᱚ ᱪᱮᱫᱟᱜ ᱥᱮ ᱤᱧ ᱵᱚᱛᱚᱨᱚᱜ ᱠᱟᱱᱟ ᱧᱩᱨ ᱮᱢᱟᱱ ᱞᱮᱱᱠᱷᱟᱱᱤᱧ ᱯᱷᱳᱱ ᱠᱚ ᱟᱨ ᱟᱹᱰᱤ ᱫᱚ ᱵᱟᱭ ᱜᱟᱹᱦᱤᱨᱟ ᱟᱨ ᱟᱹᱰᱤ ᱦᱚᱸ ᱵᱟᱭ ᱪᱮᱛᱟᱱᱟ ᱤᱱᱠᱟᱹ ᱨᱮᱜᱮ ᱢᱮᱱᱟᱜᱼᱟ ᱫᱟᱜ ᱫᱚ ᱱᱚᱰᱮ ᱠᱷᱚᱱ ᱜᱮᱞᱮ ᱤᱫᱤᱭᱟ ᱱᱚᱣᱟ ᱫᱚ ᱥᱩᱫᱷᱩ ᱡᱚᱢ ᱵᱟᱠᱷᱨᱟ ᱜᱮ ᱡᱚᱢ ᱵᱟᱠᱷᱨᱟ ᱢᱟᱱᱮ ᱪᱮᱫ ᱤᱧ ᱞᱟᱹᱭ ᱯᱮᱭᱟ ᱵᱟᱯᱮ ᱵᱩᱡᱷᱟᱹᱜᱼᱟ ᱱᱟᱜ ᱢᱟᱱᱮ ᱫᱟᱠᱟᱭᱟᱞᱮ ᱩᱛᱩᱭᱟᱞᱮ ᱱᱚᱰᱮᱱᱟᱜ ᱫᱟᱜ ᱛᱮᱫᱚ ᱩᱛᱩ ᱫᱚ ᱵᱟᱝ ᱰᱷᱮᱠᱚᱡ ᱨᱮᱱᱟᱜ ᱫᱟᱜ ᱛᱮᱜᱮᱞᱮ ᱩᱛᱩᱭ ᱜᱮᱭᱟ ᱫᱟᱠᱟᱭᱟᱞᱮ ᱥᱩᱫᱷᱩ ᱫᱟᱜ ᱢᱟᱹᱰᱤ ᱠᱚ ᱱᱚᱰᱮ ᱫᱚ ᱵᱷᱟᱹᱜᱤ ᱜᱟᱱᱚᱜ ᱜᱮᱭᱟ ᱚᱱᱟ ᱠᱷᱟᱹᱛᱤᱨ ᱟᱨ ᱵᱟᱫ ᱵᱟᱹᱠᱤ ᱢᱟ ᱰᱷᱮᱠᱚᱡ ᱨᱮᱱᱟᱜ ᱰᱷᱮᱠᱚᱡ ᱢᱟ ᱧᱮᱞ ᱠᱟᱜ ᱜᱮᱭᱟ ᱯᱮ ᱥᱩᱨ ᱜᱮᱛᱟᱞᱮᱭᱟ ᱟᱨ ᱱᱚᱰᱮ ᱦᱚᱸ ᱥᱩᱨ ᱜᱮᱭᱟ ᱩᱱᱟᱹᱜ ᱵᱟᱭ ᱥᱟᱺᱜᱤᱧ ᱱᱚᱜᱼᱚᱭ ᱛᱟᱞᱮ ᱠᱩᱧ ᱟᱨ ᱮᱱᱮ ᱤᱱᱟᱹ ᱫᱟᱨᱮ ᱠᱚ ᱯᱟᱨᱚᱢ ᱠᱟᱛᱮᱫ ᱛᱟᱞᱮ ᱚᱲᱟᱜ